ᱜᱚᱨᱚᱢ ᱨᱮ ᱫᱟᱦᱤ ᱛᱟᱵᱮᱱ ᱫᱚ ᱟᱹᱰᱤ ᱢᱚᱡᱽ ᱡᱚᱢᱟᱜ ᱠᱟᱱᱟ᱾ ᱞᱟᱡ ᱴᱷᱟᱱᱰᱟᱭ ᱫᱚᱦᱚᱭᱟ᱾ ᱱᱚᱣᱟ ᱥᱤᱢᱯᱤᱞ ᱫᱟᱦᱤ ᱛᱟᱵᱮᱱ ᱫᱚ ᱟᱨᱚ ᱴᱮᱥᱴ ᱵᱚᱱ ᱵᱟᱲᱦᱟᱣ ᱞᱮᱜᱮ᱾ ᱚᱱᱟ ᱥᱟᱶᱛᱮ ᱛᱷᱚᱲᱟ ᱜᱟᱱ ᱵᱚᱱ ᱢᱩᱠᱷ ᱨᱚᱪᱚᱠ ᱧᱚᱜ ᱞᱮᱜᱮ᱾ ᱢᱟ ᱛᱚᱵᱮ ᱱᱚᱣᱟ ᱵᱷᱤᱰᱤᱭᱳ ᱨᱮ ᱥᱟᱱᱟᱢ ᱠᱚᱣᱟᱜ ᱜᱮ ᱥᱟᱹᱜᱩᱱ ᱫᱟᱨᱟᱢ ᱛᱟᱦᱮᱸᱭᱮᱱᱟ᱾ ᱠᱤᱪᱷᱩ ᱜᱟᱱ ᱰᱨᱟᱭ ᱯᱷᱨᱩᱴᱥ ᱵᱚᱱ ᱞᱚᱦᱚᱫ ᱞᱮᱫᱟ᱾ ᱚᱱᱟ ᱰᱨᱟᱭ ᱯᱷᱨᱩᱴᱥ ᱵᱟᱹᱴᱤ ᱠᱷᱚᱱ ᱞᱚᱦᱚᱫ ᱟᱠᱟᱱ ᱠᱟᱴᱷᱵᱟᱫᱟᱢ, ᱢᱤᱫᱴᱟᱝ ᱢᱤᱫᱴᱟᱝ ᱠᱟᱴᱛᱮ ᱵᱚᱱ ᱵᱟᱪᱷᱟᱣ ᱚᱰᱚᱠᱟ᱾ ᱧᱤᱫᱟᱹ ᱨᱮ ᱞᱚᱦᱚᱫ ᱟᱠᱟᱱ ᱯᱟᱸᱪ ᱪᱷᱚᱴᱤ ᱠᱟᱴᱵᱟᱫᱟᱢ ᱥᱮᱛᱟᱜ ᱨᱮ ᱡᱚᱢ ᱞᱮᱠᱷᱟᱱ ᱟᱹᱰᱤ ᱩᱯᱚᱠᱟᱨ ᱧᱟᱢᱚᱜᱼᱟ᱾ ᱚᱱᱟ ᱰᱨᱟᱭ ᱯᱷᱩᱰᱥ ᱵᱟᱹᱴᱤ ᱠᱷᱚᱱ ᱜᱮ ᱞᱚᱦᱚᱫ ᱟᱠᱟᱱ ᱠᱟᱡᱩ ᱵᱟᱫᱟᱢ ᱢᱤᱫᱴᱟᱝ ᱢᱤᱫᱴᱟᱝ ᱠᱟᱛᱮ ᱵᱚᱱ ᱵᱟᱪᱷᱟᱣ ᱚᱰᱚᱠᱟ᱾ ᱠᱟᱴᱵᱟᱫᱟᱢ ᱞᱮᱠᱟ ᱜᱮ ᱠᱟᱡᱩ ᱵᱟᱫᱟᱢ ᱦᱚᱸ ᱞᱚᱦᱚᱫ ᱠᱟᱛᱮ ᱡᱚᱢ ᱞᱮᱠᱷᱟᱱ ᱵᱷᱟᱹᱞᱤ ᱩᱯᱚᱠᱟᱨ ᱧᱟᱢᱚᱜᱼᱟ᱾ ᱠᱟᱴᱷᱵᱟᱫᱟᱢ, ᱠᱟᱡᱩ ᱵᱟᱫᱟᱢ ᱫᱚ ᱵᱟᱪᱷᱟᱣ ᱚᱰᱚᱠ ᱠᱟᱛᱮ ᱢᱤᱫᱴᱟᱝ ᱥᱟᱯᱷᱟ ᱪᱚᱯᱤᱝ ᱵᱳᱨᱰ ᱨᱮ ᱵᱚᱱ ᱫᱚᱦᱚᱭᱟ᱾ ᱠᱟᱴᱷᱵᱟᱫᱟᱢ ᱫᱚ ᱢᱤᱫᱴᱟᱝ ᱪᱷᱩᱨᱤ ᱛᱮ ᱯᱟᱛᱞᱟ ᱢᱟᱪᱷᱟ ᱱᱟᱱᱦᱟ ᱱᱟᱱᱦᱟ ᱠᱩᱪᱤ ᱠᱩᱪᱤ ᱠᱟᱛᱮ ᱵᱚᱱ ᱜᱮᱫᱟ᱾ ᱞᱚᱦᱚᱫ ᱫᱚᱦᱚ ᱟᱠᱟᱫ ᱛᱮ ᱱᱚᱨᱚᱢ ᱟᱠᱟᱱᱟ, ᱚᱱᱟ ᱛᱮ ᱪᱷᱩᱨᱤ ᱛᱮ ᱜᱮᱫᱚᱜ ᱠᱟᱱᱟ, ᱵᱟᱝᱠᱷᱟᱱ ᱫᱚ ᱵᱟᱭ ᱜᱮᱫ ᱠᱚᱜᱼᱟ᱾ ᱠᱟᱴᱷᱵᱟᱫᱟᱢ ᱫᱚ ᱦᱟᱨᱴ ᱦᱮᱞᱛᱷ ᱵᱷᱟᱞᱮᱭ ᱫᱚᱦᱚᱭᱟ, ᱳᱡᱚᱱ ᱮ ᱠᱚᱱᱴᱨᱳᱞᱟ, ᱵᱨᱮᱱ ᱦᱮᱞᱛᱷ ᱵᱷᱟᱞᱮᱭ ᱫᱚᱦᱚᱭᱟ, ᱰᱟᱭᱟᱵᱮᱴᱤᱥ ᱠᱚᱱᱴᱨᱳᱞ ᱮ ᱫᱚᱦᱚᱭᱟ᱾ ᱵᱷᱤᱴᱟᱢᱤᱱ ᱤ ᱟᱨ ᱮᱱᱴᱤᱚᱠᱥᱤᱰᱮᱱᱴ ᱢᱮᱱᱟᱜ ᱛᱮ ᱥᱠᱤᱱ ᱟᱨ ᱦᱮᱞᱛᱷ ᱨᱮ ᱟᱹᱰᱤ ᱦᱮᱞᱯᱷᱩᱞ ᱜᱮᱭᱟ᱾ ᱞᱟᱡ ᱯᱚᱨᱤᱥᱠᱟᱨ ᱮ ᱫᱚᱦᱚᱭᱟ, ᱦᱚᱡᱚᱢ ᱠᱷᱚᱢᱚᱛᱟᱭ ᱵᱟᱹᱲᱛᱤᱭᱟ᱾ ᱡᱚᱛᱚ ᱠᱷᱚᱱ ᱵᱷᱟᱹᱞᱤ ᱩᱯᱚᱠᱟᱨ ᱧᱟᱢᱚᱜᱼᱟ ᱧᱤᱫᱟᱹ ᱨᱮ ᱯᱟᱸᱪ ᱪᱷᱚ ᱴᱤ ᱠᱟᱴᱷᱵᱟᱫᱟᱢ ᱫᱟᱜ ᱨᱮ ᱞᱚᱦᱚᱫ ᱠᱟᱛᱮ ᱥᱮᱛᱟᱜ ᱨᱮ ᱵᱮᱨᱮᱫ ᱠᱟᱛᱮ ᱡᱚᱢ ᱫᱟᱲᱮᱭᱟᱜ ᱠᱷᱟᱱ ᱥᱚᱵᱽ ᱛᱷᱮᱠᱮ ᱵᱷᱟᱹᱞᱤ ᱦᱩᱭᱩᱜᱼᱟ᱾ ᱛᱚᱵᱮ ᱯᱟᱸᱪ ᱪᱷᱚ ᱴᱤ ᱡᱚᱢ ᱞᱮᱠᱷᱟᱱ ᱜᱮ ᱡᱚᱛᱷᱮᱥᱴᱚ᱾ ᱜᱤᱫᱽᱨᱟᱹ ᱠᱚᱫᱚ ᱵᱟᱠᱚ ᱡᱚᱢ ᱞᱟᱹᱜᱤᱫᱚᱜ ᱠᱷᱟᱱ ᱜᱨᱟᱭᱤᱱᱰ ᱠᱟᱛᱮ ᱛᱳᱣᱟ ᱥᱟᱶ ᱵᱚᱱ ᱢᱮᱥᱟ ᱠᱟᱛᱮ ᱵᱚᱱ ᱮᱢᱟ ᱠᱚ ᱠᱷᱟᱱ ᱟᱹᱰᱤ ᱩᱯᱚᱠᱟᱨ ᱨᱮ ᱧᱟᱢᱚᱜᱼᱟ᱾ ᱠᱟᱴᱷᱵᱟᱫᱟᱢ ᱫᱚ ᱡᱚᱢ ᱪᱷᱟᱲᱟ ᱡᱮ ᱠᱳᱱᱳ ᱢᱤᱥᱴᱤ ᱡᱟᱛᱤᱭᱚ ᱡᱚᱢᱟᱜ ᱨᱮ ᱜᱟᱨᱱᱤᱥᱤᱝ ᱦᱤᱥᱟᱹᱵ ᱛᱮᱦᱚᱸ ᱵᱚᱱ ᱵᱮᱵᱚᱦᱟᱨ ᱫᱟᱲᱮᱭᱟᱜᱼᱟ᱾ ᱥᱠᱤᱱ ᱠᱮᱭᱟᱨ ᱨᱮᱦᱚᱸ ᱯᱨᱚᱪᱩᱨ ᱵᱮᱵᱚᱦᱟᱨᱚᱜᱼᱟ᱾ ᱤᱱᱟᱹ ᱛᱟᱭᱚᱢ ᱞᱚᱦᱚᱫ ᱠᱟᱡᱩ ᱵᱟᱫᱟᱢ ᱦᱚᱸ ᱤᱱᱟᱹ ᱪᱚᱯᱤᱝ ᱵᱳᱨᱰ ᱨᱮᱜᱮ ᱯᱟᱛᱞᱟ ᱢᱟᱪᱷᱟ ᱱᱟᱱᱦᱟ ᱱᱟᱱᱦᱟ ᱠᱩᱪᱤ ᱠᱩᱪᱤ ᱜᱮᱫ ᱴᱩᱠᱨᱟᱹ ᱦᱩᱭᱩᱜ ᱠᱟᱱᱟ᱾ ᱱᱚᱣᱟ ᱦᱚᱸ ᱠᱟᱴᱵᱟᱫᱟᱢ ᱞᱮᱠᱟ ᱜᱮ ᱞᱚᱦᱚᱫ ᱞᱮᱫ ᱛᱮ ᱢᱚᱡᱽ ᱜᱮ ᱪᱷᱩᱨᱤ ᱛᱮ ᱴᱩᱠᱨᱚ ᱦᱚᱫᱚᱜ ᱠᱟᱱᱟ᱾ ᱠᱟᱡᱩ ᱵᱟᱫᱟᱢ ᱦᱚᱸ ᱦᱟᱨᱴ ᱦᱮᱞᱛᱷ ᱵᱷᱟᱜᱮᱭ ᱫᱚᱦᱚᱭᱟ, ᱠᱚᱞᱮᱥᱴᱨᱚᱞ ᱮ ᱠᱚᱢᱟ, ᱵᱞᱟᱰ ᱥᱩᱜᱟᱨ ᱮ ᱠᱚᱱᱴᱨᱚᱞᱟ᱾ ᱢᱮᱜᱽᱱᱮᱥᱤᱭᱟᱢ ᱠᱚᱯᱟᱨ ᱢᱮᱱᱟᱜ ᱛᱮ ᱥᱠᱤᱱ, ᱡᱟᱝ, ᱰᱟᱴᱟ ᱢᱚᱡᱽᱵᱩᱛ ᱮ ᱫᱚᱦᱚᱭᱟ᱾ ᱮᱱᱴᱤᱚᱠᱥᱤᱰᱮᱱᱴ ᱦᱚᱛᱮᱡ ᱛᱮ ᱨᱮᱸᱜᱮᱡ ᱮ ᱵᱟᱹᱲᱛᱤᱭᱟ, ᱚᱡᱚᱱ ᱮ ᱠᱚᱱᱴᱨᱚᱞᱟ᱾ ᱢᱮᱫ ᱵᱷᱟᱹᱞᱤᱭ ᱫᱚᱦᱚᱭᱟ᱾ ᱠᱷᱮᱡᱩᱨ ᱦᱚᱸ ᱵᱟᱹᱴᱤ ᱦᱚᱯᱚᱱ ᱨᱮ ᱵᱚᱱ ᱞᱚᱦᱚᱫ ᱫᱚᱦᱚ ᱞᱮᱫᱟ᱾ ᱢᱚᱡᱽ ᱚᱠᱚᱡ ᱛᱮ ᱟᱹᱨᱩᱵ ᱥᱟᱯᱷᱟ ᱠᱟᱛᱮ ᱪᱚᱯᱤᱝ ᱵᱚᱨᱰ ᱨᱮ ᱵᱚᱱ ᱫᱚᱦᱚ ᱩᱛᱟᱹᱨᱟ᱾ ᱱᱤᱛᱚᱜ ᱫᱚ ᱡᱚᱛᱚ ᱠᱷᱮᱡᱩᱨ ᱨᱮᱱᱟᱜ ᱡᱟᱝ ᱢᱤᱫᱴᱟᱝ ᱢᱤᱫᱴᱟᱝ ᱠᱟᱛᱮ ᱵᱚᱱ ᱚᱰᱚᱠ ᱜᱤᱰᱤ ᱠᱟᱜᱼᱟ᱾ ᱠᱷᱮᱡᱩᱨ ᱫᱚ ᱱᱚᱰᱮ ᱜᱩᱲ ᱪᱤᱱᱤ ᱵᱚᱫᱚᱞ ᱛᱮ ᱵᱚᱱ ᱞᱟᱜᱟᱣ ᱮᱫᱟ᱾ ᱠᱷᱮᱡᱩᱨ ᱦᱚᱸ ᱢᱤᱫᱴᱟᱝ ᱥᱩᱯᱟᱨ ᱯᱷᱩᱰ ᱜᱮ ᱠᱚ ᱢᱮᱛᱟᱜᱼᱟ᱾ ᱱᱚᱶᱟ ᱨᱮ ᱯᱷᱟᱭᱵᱟᱨ, ᱟᱭᱨᱚᱱ, ᱯᱚᱴᱟᱥᱤᱭᱟᱢ, ᱢᱮᱜᱽᱱᱮᱥᱤᱭᱟᱢ ᱢᱮᱱᱟᱜᱼᱟ᱾ ᱱᱚᱶᱟ ᱦᱚᱸ ᱞᱚᱦᱚᱫ ᱫᱚᱦᱚ ᱠᱟᱛᱮ ᱡᱚᱢ ᱞᱮᱠᱷᱟᱱ ᱦᱚᱡᱚᱢ ᱥᱚᱠᱛᱤᱭ ᱵᱟᱹᱲᱛᱤᱭᱟ, ᱞᱟᱡ ᱯᱚᱨᱤᱥᱠᱟᱨ ᱮ ᱫᱚᱦᱚᱭᱟ, ᱦᱤᱢᱚᱜᱽᱞᱚᱵᱤᱱ ᱮ ᱵᱟᱹᱲᱛᱤᱭᱟ, ᱛᱟᱛᱠᱷᱚᱱᱤᱠ ᱮᱱᱟᱨᱡᱤᱭ ᱵᱟᱹᱲᱛᱤ ᱫᱚᱦᱚ ᱫᱟᱲᱮᱭᱟᱜᱼᱟ᱾ ᱠᱷᱮᱡᱩᱨ ᱨᱮᱱᱟᱜ ᱡᱚᱛᱚ ᱡᱟᱝ ᱚᱪᱚᱜ ᱵᱟᱲᱟ ᱠᱟᱛᱮ ᱜᱮ᱾ ᱪᱚᱯᱤᱝ ᱵᱚᱨᱰ ᱨᱮᱵᱚᱱ ᱫᱚᱦᱚᱭᱟ᱾ ᱯᱟᱛᱞᱟ ᱢᱟᱪᱷᱟ ᱠᱟᱹᱴᱤᱡ ᱠᱟᱹᱴᱤᱡ ᱵᱚᱱ ᱴᱩᱠᱨᱚᱭᱟ᱾ ᱱᱚᱣᱟ ᱦᱚᱸ ᱠᱟᱴ ᱵᱟᱫᱟᱢ, ᱠᱟᱡᱩ ᱵᱟᱫᱟᱢ ᱞᱮᱠᱟ ᱜᱮ ᱞᱚᱦᱚᱫ ᱫᱚᱦᱚ ᱞᱮᱫ ᱛᱮ ᱢᱚᱡᱽ ᱜᱮ ᱪᱷᱩᱨᱤ ᱛᱮ ᱜᱮᱫᱚᱜ ᱠᱟᱱᱟ᱾ ᱠᱷᱮᱡᱤᱨ ᱫᱚ ᱡᱮ ᱠᱚᱱᱚ ᱢᱤᱥᱴᱤ ᱡᱟᱛᱤᱭᱚ ᱡᱚᱢᱟᱜ ᱨᱮ ᱜᱩᱲ ᱪᱤᱱᱤ ᱵᱚᱫᱚᱞ ᱛᱮ ᱵᱚᱱ ᱢᱮᱥᱟ ᱫᱟᱲᱮᱭᱟᱜᱼᱟ᱾ ᱤᱱᱟᱹ ᱛᱟᱭᱚᱢ ᱢᱤᱫᱴᱟᱝ ᱠᱚᱢᱞᱟ ᱞᱮᱵᱩ ᱥᱮ ᱚᱨᱮᱱᱡᱽ ᱵᱚᱱ ᱢᱮᱛᱟᱜ ᱠᱟᱱᱟ ᱢᱤᱫᱴᱟᱝ ᱵᱚᱱ ᱦᱟᱛᱟᱣ ᱠᱮᱫᱟ᱾ ᱚᱱᱟ ᱨᱮᱱᱟᱜ ᱪᱚᱠᱟᱜ ᱛᱮᱫ ᱵᱚᱱ ᱪᱷᱟᱰᱟᱣ ᱠᱮᱫᱟ᱾ ᱠᱚᱢᱞᱟ ᱞᱮᱵᱩ ᱨᱮᱱᱟᱜ ᱪᱚᱠᱟᱜ ᱪᱷᱟᱰᱟᱣ ᱠᱟᱛᱮ ᱜᱮ ᱚᱱᱟ ᱠᱚᱣᱟ ᱨᱮᱱᱟᱜ ᱯᱟᱛᱞᱟ ᱯᱟᱛᱞᱟ ᱪᱟᱢᱲᱟ ᱵᱚᱱ ᱪᱷᱟᱰᱟᱣ ᱜᱤᱰᱤ ᱠᱟᱜᱼᱟ᱾ ᱱᱚᱜᱼᱚᱭ ᱱᱩᱱᱟᱹᱜ ᱜᱟᱱ ᱵᱚᱱ ᱪᱷᱟᱰᱟᱣ ᱠᱮᱫᱟ ᱟᱨ ᱢᱤᱫᱴᱟᱝ ᱵᱟᱹᱴᱤ ᱦᱚᱯᱚᱱ ᱨᱮᱵᱚᱱ ᱫᱚᱦᱚ ᱠᱮᱫᱟ᱾ ᱡᱚᱛᱚ ᱯᱷᱩᱰᱥ ᱠᱚᱵᱚᱱ ᱜᱮᱫ ᱥᱟᱹᱛ ᱠᱮᱫᱟ᱾ ᱢᱤᱫᱴᱟᱝ ᱵᱟᱹᱴᱤ ᱨᱮ ᱛᱤᱱᱟᱹᱜ ᱜᱟᱱ ᱫᱚᱨᱠᱟᱨ ᱩᱱᱟᱹᱜ ᱜᱟᱱ ᱛᱟᱵᱮᱱ ᱵᱚᱱ ᱦᱟᱛᱟᱣ ᱠᱮᱫᱟ᱾ ᱱᱚᱜᱼᱚᱭ ᱱᱩᱱᱟᱹᱜ ᱜᱟᱱ ᱛᱟᱵᱮᱱ ᱵᱚᱱ ᱦᱟᱛᱟᱣ ᱠᱮᱫᱟ ᱵᱟᱹᱴᱤ ᱨᱮ᱾ ᱤᱱᱟᱹ ᱛᱟᱭᱚᱢ ᱚᱱᱟ ᱛᱟᱵᱮᱱ ᱫᱚ ᱛᱷᱚᱲᱟ ᱜᱟᱱ ᱫᱟᱜ ᱮᱢ ᱠᱟᱛᱮ ᱵᱚᱱ ᱟᱹᱨᱩᱵ ᱥᱟᱯᱷᱟᱭᱟ᱾ ᱱᱚᱣᱟ ᱠᱟᱹᱢᱤ ᱫᱚ ᱠᱷᱩᱵᱤ ᱛᱟᱲᱟᱛᱟᱹᱲᱤᱨ ᱢᱚᱫᱷᱮ ᱠᱚᱨᱟᱣ ᱦᱩᱭᱩᱜᱼᱟ ᱵᱟᱝᱠᱷᱟᱱ ᱫᱚ ᱛᱟᱵᱮᱱ ᱪᱤᱴᱚᱜᱼᱟ᱾ ᱛᱟᱵᱮᱱ ᱫᱚ ᱡᱷᱚᱨᱡᱷᱚᱨᱮ ᱧᱚᱜ ᱛᱟᱦᱮᱱ ᱢᱟ ᱚᱱᱠᱟ ᱵᱚᱱ ᱨᱚᱰᱚᱡ ᱧᱚᱜᱟ᱾ ᱛᱟᱵᱮᱱ ᱨᱚᱰᱚᱡ ᱵᱟᱲᱟ ᱠᱟᱛᱮ ᱜᱮ ᱚᱲᱟᱜ ᱨᱮ ᱵᱮᱱᱟᱣ ᱟᱠᱟᱱ ᱫᱟᱦᱤ ᱚᱱᱟ ᱛᱟᱵᱮᱱ ᱨᱮ ᱵᱟᱨ ᱯᱮ ᱪᱟᱢᱚᱪ ᱵᱚᱱ ᱮᱢᱟᱜᱼᱟ᱾ ᱱᱚᱣᱟ ᱫᱟᱦᱤ ᱨᱮ ᱠᱚᱱᱚ ᱨᱚᱠᱚᱢ ᱦᱮᱲᱮᱢ ᱵᱟᱹᱱᱩᱜᱼᱟ᱾ ᱡᱚᱡᱚ ᱫᱟᱦᱤ ᱠᱟᱱᱟ᱾ ᱦᱳᱢ ᱢᱮᱰ ᱛᱟᱦᱮᱸ ᱠᱟᱱᱟ᱾ ᱤᱱᱟᱹ ᱯᱚᱨᱮ ᱯᱚᱨᱮ ᱜᱮ ᱜᱮᱫ ᱟᱠᱟᱱ ᱡᱚᱛᱚ ᱯᱷᱩᱰᱥ ᱠᱚᱵᱚᱱ ᱮᱢᱟᱜᱼᱟ ᱯᱚᱨ ᱯᱚᱨ᱾ ᱞᱟᱦᱟ ᱛᱮ ᱵᱚᱱ ᱮᱢᱟᱜᱼᱟ ᱴᱩᱠᱨᱟᱹ ᱠᱟᱛᱮ ᱜᱮᱫ ᱟᱠᱟᱱ ᱡᱚᱛᱚ ᱠᱟᱴ ᱵᱟᱫᱟᱢ, ᱤᱱᱟᱹ ᱛᱟᱭᱚᱢ ᱵᱚᱱ ᱮᱢᱟᱜᱼᱟ ᱴᱩᱠᱨᱟᱹ ᱠᱟᱛᱮ ᱜᱮᱫ ᱟᱠᱟᱱ ᱡᱚᱛᱚ ᱠᱟᱡᱩ ᱵᱟᱫᱟᱢ, ᱤᱱᱟᱹ ᱯᱚᱨᱮ ᱵᱚᱱ ᱮᱢᱟᱜᱼᱟ ᱡᱚᱛᱚ ᱴᱩᱠᱨᱟᱹ ᱠᱟᱛᱮ ᱜᱮᱫ ᱟᱠᱟᱱ ᱠᱷᱮᱡᱩᱨ᱾ ᱠᱚᱢᱞᱟ ᱞᱮᱵᱩ ᱠᱚᱣᱟ ᱨᱮᱱᱟᱜ ᱡᱟᱦᱟᱸ ᱯᱟᱛᱞᱟ ᱪᱟᱢᱲᱟ ᱵᱚᱱ ᱪᱷᱟᱰᱟᱣ ᱞᱮᱫᱟ ᱚᱱᱟ ᱵᱚᱱ ᱮᱢᱟᱜᱼᱟ᱾ ᱱᱤᱛᱚᱜ ᱫᱚ ᱢᱤᱫᱴᱟᱝ ᱪᱷᱩᱨᱤ ᱛᱮ ᱢᱚᱡᱽ ᱚᱠᱚᱡ ᱛᱮᱵᱚᱱ ᱜᱷᱟᱱᱴᱟ ᱢᱮᱥᱟᱞᱟ᱾ ᱡᱚᱛᱚ ᱡᱤᱱᱤᱥ ᱡᱮᱱᱚ ᱥᱚᱢᱟᱱ ᱵᱷᱟᱵᱮ ᱢᱮᱥᱟᱜ ᱢᱟ᱾ ᱛᱤ ᱠᱷᱚᱱ ᱫᱚ ᱪᱷᱩᱨᱤ ᱛᱮᱜᱮ ᱠᱤᱢᱵᱟ ᱪᱟᱢᱚᱪ ᱛᱮ ᱢᱚᱡᱽ ᱚᱠᱚᱡ ᱛᱮ ᱢᱮᱥᱟᱜᱼᱟ᱾ ᱱᱟᱥᱮᱱᱟᱜ ᱥᱚᱢᱚᱭ ᱟᱛᱮ ᱢᱚᱡᱽ ᱚᱠᱚᱡ ᱛᱮᱵᱚᱱ ᱜᱷᱟᱱᱴᱟ ᱢᱮᱥᱟᱞ ᱧᱚᱜᱟ᱾ ᱜᱷᱟᱱᱴᱟ ᱢᱮᱥᱟᱞ ᱵᱟᱲᱟ ᱠᱟᱛᱮ ᱜᱮ ᱡᱟᱦᱟᱸᱭ ᱠᱚᱵᱚᱱ ᱠᱩᱥᱤᱭᱟᱜᱼᱟ ᱩᱱᱠᱩ ᱫᱚ ᱪᱮᱛᱟᱱ ᱠᱷᱚᱱ ᱢᱩᱠᱷᱨᱚᱪᱚᱠ ᱞᱟᱹᱜᱤᱫ ᱛᱷᱚᱲᱟ ᱜᱟᱱ᱾ ᱪᱟᱱᱟᱪᱚᱨ ᱵᱚᱱ ᱮᱢᱟᱜᱼᱟ ᱟᱨ ᱴᱮᱥᱴ ᱵᱚᱱ ᱵᱟᱹᱲᱛᱤ ᱧᱚᱜᱟ᱾ ᱢᱤᱫ ᱫᱷᱟᱣ ᱱᱚᱝᱠᱟ ᱠᱟᱛᱮ ᱡᱚᱢ ᱞᱮᱜᱟᱭ ᱯᱮ ᱟᱹᱰᱤ ᱢᱚᱡᱽ ᱥᱤᱵᱤᱞᱟ᱾ ᱟᱵᱚᱣᱟᱜ ᱫᱟᱦᱮ ᱛᱟᱵᱮᱱ ᱫᱚ ᱨᱮᱰᱤ ᱮᱱᱟ ᱡᱚᱢ ᱞᱟᱹᱜᱤᱫ᱾ ᱱᱚᱣᱟ ᱵᱷᱤᱰᱤᱭᱳ ᱡᱩᱫᱤ ᱯᱮ ᱠᱩᱥᱤ ᱠᱟᱣᱫᱟ ᱞᱟᱭᱤᱠ ᱥᱮᱭᱟᱨ ᱠᱚᱢᱮᱱᱴ ᱟᱨ ᱥᱟᱵᱥᱠᱨᱟᱭᱤᱵ ᱛᱟᱵᱚᱱ ᱯᱮ᱾ ᱵᱮᱞ ᱟᱭᱠᱚᱱ ᱯᱨᱮᱥ ᱫᱚ ᱟᱞᱚ ᱯᱮ ᱦᱤᱲᱤᱧᱟ᱾